ᱠᱷᱮᱨᱣᱟᱞ ᱞᱟᱠᱪᱟᱨ ᱢᱟᱰᱣᱟ ᱯᱟᱦᱴᱟ ᱠᱷᱚᱱ ᱱᱚᱣᱟ ᱠᱷᱮᱨᱣᱟᱞ ᱞᱟᱠᱪᱟᱨ ᱢᱟᱰᱣᱟ ᱪᱮᱱᱮᱞ ᱨᱮ ᱟᱯᱮ ᱥᱟᱢᱟᱝ ᱨᱤᱧ ᱥᱮᱴᱮᱨᱮᱱᱟ ᱤᱧ ᱫᱚ ᱱᱤᱢᱟᱹᱭ ᱥᱚᱨᱮᱱ ᱡᱟᱦᱟᱸᱭ ᱠᱚ ᱱᱚᱣᱟ ᱪᱮᱱᱮᱞ ᱯᱮ ᱧᱮᱧᱮᱞᱮᱫ ᱛᱟᱵᱚᱱᱟ ᱠᱟᱹᱴᱤᱡ ᱠᱚ ᱫᱚ ᱤᱧᱟᱹᱜ ᱛᱷᱩᱢ ᱫᱩᱞᱟᱹᱲ ᱟᱨ ᱦᱟᱯᱲᱟᱜ ᱠᱚ ᱫᱚ ᱤᱧᱟᱹᱜ ᱞᱟᱥᱟᱲᱦᱮᱫ ᱡᱚᱦᱟᱨ᱾ ᱱᱚᱣᱟ ᱪᱮᱱᱮᱞ ᱨᱮ ᱛᱮᱦᱮᱧ ᱡᱟᱦᱟᱸ ᱥᱟᱛᱟᱢ ᱤᱫᱤ ᱠᱟᱛᱮ ᱱᱟᱜ ᱠᱷᱟᱱᱤᱧ ᱜᱟᱞᱢᱟᱨᱟᱣ ᱞᱟᱹᱜᱤᱫᱚᱜ ᱠᱟᱱᱟ ᱚᱱᱟ ᱫᱚ ᱱᱚᱣᱟ ᱠᱟᱱᱟ ᱱᱚᱜᱼᱚᱭ ᱡᱮ ᱟᱵᱚᱣᱟᱜ ᱥᱟᱱᱛᱟᱲ ᱥᱟᱶᱛᱟ ᱱᱚᱣᱟ ᱥᱟᱱᱛᱟᱲ ᱥᱟᱶᱛᱟ ᱛᱟᱞᱟᱨᱮ ᱟᱵᱚ ᱡᱟᱦᱟᱸ ᱥᱟᱱᱛᱟᱲ ᱠᱚ ᱢᱮᱱᱟᱜ ᱵᱚᱱᱟ ᱟᱸᱡᱚᱢ ᱟᱠᱟᱫ ᱜᱮ ᱛᱟᱵᱚᱱᱟᱯᱮ ᱟᱵᱚᱣᱟᱜ ᱥᱟᱱᱛᱟᱲ ᱥᱟᱶᱛᱟ ᱫᱚ ᱟᱹᱰᱤ ᱢᱟᱨᱮ ᱥᱟᱶᱛᱟ ᱠᱟᱱᱟ ᱡᱟᱦᱟᱸ ᱥᱟᱶᱛᱟ ᱫᱚ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱜᱟᱰᱟ ᱠᱷᱮᱨᱣᱟᱞ ᱡᱟᱹᱛᱤ ᱧᱟᱢ ᱠᱟᱛᱮ ᱩᱱᱠᱩ ᱠᱷᱮᱨᱣᱟᱞ ᱡᱟᱹᱛᱤᱭᱟᱜ ᱡᱟᱦᱟᱸ ᱡᱟᱱᱟᱢ ᱠᱷᱚᱱᱟᱜ ᱜᱩᱡᱩᱜ ᱦᱟᱹᱵᱤᱡ ᱡᱟᱦᱟᱸ ᱞᱟᱭᱞᱟᱠᱪᱟᱨ ᱠᱚ ᱠᱟᱹᱢᱤ ᱠᱚ ᱢᱮᱱᱟᱜ ᱛᱟᱠᱚᱣᱟ, ᱚᱱᱟ ᱞᱟᱭᱞᱟᱠᱪᱟᱨ ᱠᱟᱹᱢᱤ ᱠᱚ ᱱᱤᱛᱚᱜ ᱦᱚᱸ ᱠᱷᱮᱨᱣᱟᱞ ᱠᱚ ᱞᱮᱠᱟ ᱜᱮᱠᱚ ᱫᱚᱦᱚ ᱟᱹᱜᱩ ᱟᱠᱟᱫᱟ᱾ ᱩᱱᱠᱩ ᱜᱮ ᱦᱩᱭᱩᱜ ᱠᱟᱱᱟ ᱠᱚ ᱥᱟᱶᱛᱟᱞ᱾ ᱟᱨ ᱱᱚᱣᱟ ᱡᱟᱦᱟᱸ ᱠᱷᱮᱨᱣᱟᱞ ᱠᱚ ᱡᱟᱦᱟᱸ ᱡᱟᱱᱟᱢ ᱠᱷᱚᱱᱟᱜ ᱜᱩᱡᱩᱜ ᱦᱟᱹᱵᱤᱡ ᱞᱟᱭ ᱞᱟᱠᱪᱟᱨ ᱠᱟᱹᱢᱤ ᱠᱚ ᱧᱟᱢ ᱞᱮᱫ ᱛᱟᱦᱮᱸᱫ ᱠᱟᱱ ᱚᱱᱟ ᱫᱚ ᱵᱚᱸᱜᱟ ᱵᱩᱨᱩ ᱴᱷᱮᱱ ᱠᱷᱚᱱᱟᱜ ᱠᱚ ᱧᱟᱢ ᱞᱮᱫ ᱛᱟᱦᱮᱸᱫ ᱠᱟᱱ ᱵᱚᱸᱜᱟ ᱵᱩᱨᱩ ᱠᱚᱣᱟᱜ ᱜᱮ ᱚᱱᱟ ᱫᱚ ᱞᱟᱠᱪᱟᱨ ᱠᱟᱹᱢᱤ ᱠᱟᱱ ᱛᱟᱠᱚᱣᱟ ᱟᱨ ᱩᱱᱠᱩ ᱚᱠᱟ ᱞᱮᱠᱟ ᱠᱟᱹᱢᱤ ᱞᱮᱫ ᱛᱟᱦᱮᱸᱫ ᱠᱟᱱ ᱚᱱᱠᱟ ᱜᱮ ᱱᱤᱛᱚᱜ ᱦᱚᱸ ᱟᱵᱚ ᱦᱚᱸᱵᱚ ᱠᱟᱹᱢᱤ ᱤᱫᱤᱭᱮᱫᱟ ᱟᱫᱚ ᱱᱚᱣᱟ ᱠᱟᱹᱢᱤ ᱠᱚᱨᱮᱱᱟᱜ ᱡᱟᱦᱟᱸ ᱛᱮᱛᱮᱫ ᱢᱮᱱᱟᱜᱼᱟ ᱥᱮ ᱱᱚᱣᱟ ᱠᱟᱹᱢᱤ ᱨᱮ ᱡᱟᱦᱟᱸ ᱡᱟ ᱡᱤᱱᱤᱥ ᱠᱚᱵᱚᱱ ᱞᱟᱜᱟᱛ ᱟᱠᱟᱫᱟ ᱥᱮ ᱡᱩᱨᱤ ᱠᱚᱵᱚᱱ ᱞᱟᱜᱟᱛ ᱟᱠᱟᱫᱟ ᱚᱱᱟ ᱨᱮ ᱡᱟᱦᱟᱸ ᱛᱮᱛᱮᱫ ᱢᱮᱱᱟᱜᱼᱟ ᱚᱱᱟ ᱠᱚᱫᱚ ᱟᱹᱰᱤ ᱢᱟᱹᱱᱟᱜ ᱠᱟᱱᱟ ᱟᱹᱰᱤ ᱜᱚᱱᱚᱝᱟᱜ ᱠᱟᱱᱟ ᱟᱹᱰᱤ ᱞᱟᱥᱟᱲᱦᱮᱫᱼᱟ ᱱᱤᱛᱚᱜ ᱦᱟᱹᱵᱤᱡ ᱛᱮ ᱡᱟᱦᱟᱸ ᱫᱷᱟᱹᱨᱛᱤ ᱨᱮ ᱢᱟᱱᱣᱟ ᱢᱮᱱᱟᱜ ᱠᱚᱣᱟ ᱡᱷᱚᱛᱚ ᱜᱮ ᱢᱤᱫ ᱥᱚᱢᱚᱭ ᱫᱚ ᱱᱩᱠᱩ ᱫᱚ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱜᱮ ᱜᱟᱲᱟ ᱠᱟᱱᱟ ᱠᱚ ᱡᱟᱹᱛᱤ ᱠᱷᱮᱨᱣᱟ ᱨᱮᱱ ᱜᱮ ᱜᱟᱲᱟ ᱠᱟᱱᱟ ᱠᱚ᱾ ᱱᱤᱛᱚᱜ ᱫᱚ ᱱᱚᱣᱟ ᱥᱟᱱᱛᱟᱲ ᱥᱟᱶᱛᱟ ᱨᱮᱱᱟᱜ ᱡᱟᱦᱟᱸ ᱞᱟᱠᱪᱟᱨ ᱠᱟᱹᱢᱤ ᱠᱚᱨᱮᱱᱟᱜ ᱛᱮᱛᱮᱫ ᱥᱮ ᱞᱟᱠᱪᱟᱨ ᱠᱟᱹᱢᱤ ᱠᱚᱨᱮᱱᱟᱜ ᱫᱩᱨᱤᱵᱽ ᱠᱚᱨᱮᱱᱟᱜ ᱛᱮᱛᱮᱫ ᱵᱟᱝ ᱠᱚ ᱵᱟᱰᱟᱭ ᱦᱚᱛᱮᱡ ᱛᱮᱜᱮ ᱩᱱᱠᱩ ᱫᱚ ᱱᱤᱛᱚᱜ ᱫᱚ ᱮᱴᱟᱜ ᱮᱴᱟᱜ ᱥᱟᱶᱛᱟ ᱠᱚ ᱵᱮᱨᱮᱫ ᱠᱟᱣᱱ ᱛᱮ, ᱫᱷᱚᱨᱚᱢ ᱠᱚ ᱵᱮᱨᱮᱫ ᱠᱟᱣᱱ ᱛᱮ ᱱᱤᱛᱚᱜ ᱫᱚ ᱟᱠᱚ ᱞᱮᱠᱟ ᱢᱮᱱᱟᱜ ᱠᱚᱣᱟ᱾ ᱚᱱᱟ ᱜᱮ ᱛᱮᱦᱮᱧ ᱟᱵᱚ ᱛᱟᱞᱟ ᱨᱮᱦᱚᱸ ᱱᱤᱛᱚᱜ ᱱᱚᱜᱼᱚᱭ ᱡᱮ ᱡᱷᱟᱲᱠᱷᱚᱸᱰ ᱯᱚᱱᱚᱛ ᱨᱤᱱᱤᱡ ᱢᱩᱠᱷᱭᱚᱢᱚᱱᱛᱨᱤ ᱥᱟᱨᱱᱟ ᱫᱷᱚᱨᱚᱢ ᱧᱟᱢ ᱞᱟᱹᱜᱤᱫ ᱛᱮ ᱥᱮ ᱥᱟᱨᱱᱟ ᱫᱷᱚᱨᱚᱢ ᱠᱳᱰ ᱧᱟᱢ ᱞᱟᱹᱜᱤᱫ ᱛᱮ ᱚᱱᱟ ᱫᱚᱭ ᱟᱭᱟᱜ ᱨᱟᱡᱽᱡᱚ ᱠᱷᱚᱱᱟᱜ ᱮ ᱯᱟᱥ ᱠᱮᱜᱼᱟ ᱟᱨ ᱚᱸᱰᱮᱱᱤᱡ ᱡᱟᱦᱟᱸ ᱢᱤᱫᱴᱟᱝ ᱨᱟᱡᱽᱟᱹᱨᱤ ᱱᱮᱛᱟ ᱟᱹᱫᱤᱵᱟᱹᱥᱤ ᱠᱚ ᱞᱟᱹᱜᱤᱫ ᱛᱮ ᱡᱟᱦᱟᱸᱭ ᱢᱮᱢᱮᱱ ᱠᱟᱱᱟ ᱡᱮ ᱟᱵᱚᱣᱟᱜ ᱫᱷᱚᱨᱚᱢ ᱫᱚ ᱥᱟᱨᱱᱟ ᱠᱟᱱᱟ ᱚᱱᱟ ᱞᱮᱠᱟ ᱛᱮᱜᱮ ᱱᱤᱛᱚᱜ ᱫᱚ ᱢᱩᱠᱷᱭᱚᱢᱚᱱᱛᱨᱤ ᱴᱷᱮᱱ ᱱᱚᱣᱟ ᱵᱤᱞ ᱫᱚᱠᱚ ᱯᱟᱥ ᱠᱮᱜᱼᱟ ᱱᱤᱛᱚᱜ ᱥᱮᱱᱴᱨᱟᱞ ᱜᱚᱵᱷᱚᱨᱢᱮᱱᱴ ᱴᱷᱮᱱ ᱠᱚ ᱵᱷᱮᱡᱟ ᱟᱠᱟᱫᱼᱟ ᱟᱫᱚ ᱚᱸᱰᱮ ᱯᱟᱥ ᱞᱮᱱᱠᱷᱟᱱ ᱜᱮ ᱱᱤᱛᱚᱜ ᱫᱚ ᱟᱹᱫᱤᱵᱟᱹᱥᱤ ᱠᱚᱣᱟᱜ ᱫᱷᱚᱨᱚᱢ ᱫᱚ ᱠᱳᱰ ᱫᱷᱚᱨᱚᱢ ᱫᱚ ᱦᱩᱭᱩᱜ ᱠᱟᱱᱟ ᱥᱟᱨᱱᱟ ᱟᱨ ᱚᱱᱟ ᱨᱮᱱᱟᱜ ᱠᱳᱰ ᱱᱟᱢᱵᱟᱨ ᱠᱚᱦᱚᱸ ᱵᱚ ᱧᱟᱢᱟ ᱠᱷᱟᱱ ᱟᱫᱚ ᱢᱮᱱ ᱛᱮᱱᱟᱜ ᱫᱚ ᱱᱚᱣᱟ ᱠᱟᱱᱟ ᱡᱮ ᱟᱵᱚ ᱡᱟᱦᱟᱸ ᱠᱷᱮᱨᱣᱟᱞ ᱜᱟᱲ ᱨᱮᱱ ᱢᱟᱹᱱᱢᱤ ᱟᱹᱫᱤᱵᱟᱹᱥᱤ ᱡᱟᱦᱟᱸ ᱠᱚ ᱞᱟᱹᱭᱚᱜ ᱠᱟᱱᱟ ᱩᱱᱠᱩ ᱫᱚ ᱟᱵᱚ ᱥᱟᱱᱛᱟᱲ ᱥᱩᱢᱩᱝ ᱫᱚ ᱵᱟᱝ ᱠᱟᱱᱟ ᱠᱚ ᱵᱟᱲᱟᱭ ᱜᱮ ᱛᱟᱵᱚᱱᱟ ᱯᱮ ᱟᱵᱚ ᱱᱚᱣᱟ ᱟᱹᱫᱤᱵᱟᱹᱥᱤ ᱜᱟᱛᱟᱠ ᱨᱮᱱ ᱢᱟᱹᱱᱢᱤ ᱫᱚ ᱟᱹᱰᱤ ᱜᱟᱱ ᱢᱮᱱᱟᱜ ᱵᱚᱱᱟ ᱟᱵᱚᱣᱟᱜ ᱥᱩᱨ ᱥᱩᱯᱩᱨ ᱠᱚᱨᱮ ᱜᱮ ᱡᱟᱦᱟᱸᱭ ᱠᱚᱵᱚᱱ ᱧᱮᱞᱮᱫ ᱠᱚᱣᱟ ᱱᱩᱠᱩ ᱢᱟᱦᱟᱛᱚ ᱠᱚ ᱥᱮ ᱠᱩᱬᱵᱤ ᱠᱚ ᱢᱩᱸᱰᱟᱹ ᱠᱚ, ᱳᱨᱟᱸᱣ ᱠᱚ, ᱵᱤᱨ ᱦᱚᱲ ᱠᱚ, ᱞᱟᱲᱠᱟ ᱠᱚ, ᱟᱵᱚ ᱥᱟᱱᱛᱟᱲ ᱠᱚ ᱱᱚᱜᱼᱚ ᱱᱚᱝᱠᱟ ᱟᱹᱰᱤ ᱜᱟᱱ ᱢᱮᱱᱟᱜ ᱵᱚᱱᱟ᱾ ᱟᱫᱚ ᱚᱱᱟ ᱜᱤᱧ ᱢᱮᱱᱟ ᱡᱮ ᱱᱚᱰᱮ ᱡᱟᱦᱟᱸ ᱱᱤᱛᱚᱜ ᱟᱹᱫᱤᱵᱟᱹᱥᱤ ᱞᱟᱹᱜᱤᱫ ᱥᱟᱨᱱᱟ ᱫᱷᱚᱨᱚᱢ ᱠᱳᱰ ᱡᱩᱫᱤ ᱵᱚᱱ ᱧᱟᱢᱟ ᱛᱟᱦᱚᱞᱮ ᱟᱵᱚᱣᱟᱜ ᱥᱟᱱᱛᱟᱲ ᱥᱟᱶᱛᱟ ᱨᱮ ᱡᱟᱦᱟᱸ ᱱᱤᱛᱚᱜ ᱱᱩᱱ ᱢᱟᱨᱟᱝ ᱢᱟᱹᱱ ᱟᱱᱟᱜ ᱥᱮ ᱱᱩᱱ ᱟᱱᱟᱝ ᱜᱚᱱᱚᱝ ᱱᱩᱱ ᱢᱟᱨᱟᱝ ᱜᱚᱱᱚᱝ ᱟᱱᱟᱜ ᱟᱵᱚᱣᱟᱜ ᱥᱟᱶᱛᱟ ᱢᱮᱱᱟᱜ ᱛᱟᱵᱚᱱᱟ ᱥᱮ ᱚᱱᱟ ᱥᱟᱶᱛᱟ ᱨᱮᱱᱟᱜ ᱡᱟᱦᱟᱸ ᱞᱟᱭ ᱞᱟᱠᱪᱟᱨ ᱠᱟᱹᱢᱤ ᱠᱚ ᱱᱩᱱᱟᱹᱜ ᱜᱮ ᱜᱚᱱᱚᱝ ᱟᱱᱟᱜ ᱠᱟᱱᱟ ᱚᱱᱟ ᱫᱚ ᱫᱷᱟᱹᱨᱛᱤ ᱨᱮ ᱡᱟᱦᱟᱸ ᱢᱟᱱᱣᱟ ᱢᱮᱱᱟᱜ ᱠᱚᱣᱟ ᱩᱱᱠᱩ ᱠᱷᱚᱱᱟᱜ ᱫᱚ ᱟᱹᱰᱤ ᱜᱮ ᱥᱚᱨᱮᱥ ᱟᱱᱟᱝ᱾ ᱟᱫᱚ ᱱᱚᱜᱼᱚᱭ ᱡᱮ ᱱᱤᱛᱚᱜ ᱟᱵᱚᱣᱟᱜ ᱥᱟᱱᱛᱟᱲ ᱥᱟᱶᱛᱟ ᱨᱮ ᱡᱩᱫᱤ ᱱᱚᱣᱟ ᱟᱵᱚ ᱥᱟᱨᱱᱟ ᱫᱷᱚᱨᱚᱢ ᱵᱚᱱ ᱢᱟᱱᱟᱣᱟ ᱛᱟᱦᱚᱞᱮ ᱠᱤᱱᱛᱩ ᱟᱹᱰᱤ ᱢᱟᱨᱟᱝ ᱫᱟᱢ ᱟᱱᱟᱜ ᱥᱮ ᱟᱹᱰᱤ ᱜᱚᱱᱚᱝ ᱟᱱᱟᱜ ᱥᱟᱶᱛᱟ ᱠᱷᱚᱱᱟᱜ ᱵᱚᱱ ᱪᱩᱰᱟᱹᱨᱚᱜ ᱠᱟᱱᱟ᱾ ᱮᱱᱟᱱ ᱡᱟᱦᱟᱸᱭ ᱠᱚ ᱪᱩᱰᱟᱹᱨ ᱪᱟᱞᱟᱣ ᱟᱠᱟᱱᱟ ᱩᱱᱠᱩ ᱞᱮᱠᱟ ᱜᱮ ᱡᱟᱦᱟᱸᱭ ᱠᱚ ᱱᱤᱛᱚᱜ ᱱᱚᱣᱟ ᱥᱟᱨᱱᱟ ᱫᱷᱚᱨᱚᱢ ᱵᱚᱱ ᱢᱟᱱᱟᱣᱟ ᱱᱟᱜ ᱠᱷᱟᱱ ᱥᱮᱵᱚᱱ ᱦᱟᱛᱟᱣᱟ ᱩᱱᱠᱩ ᱫᱚᱵᱚᱱ ᱪᱷᱩᱰᱟᱹᱨᱚᱜ ᱠᱟᱱᱟ᱾ ᱟᱫᱚ ᱱᱚᱰᱮ ᱱᱤᱛᱚᱜ ᱯᱚᱱᱰᱤᱛ ᱜᱚᱢᱠᱮ ᱨᱚᱜᱷᱩᱱᱟᱛᱷ ᱢᱩᱨᱢᱩᱣᱟᱜ ᱠᱟᱛᱷᱟ ᱩᱭᱦᱟᱹᱨ ᱦᱤᱡᱩᱜ ᱠᱟᱱᱟ, ᱚᱞ ᱢᱮᱱᱟᱜ ᱛᱟᱢᱟ, ᱨᱚᱲ ᱢᱮᱱᱟᱜ ᱛᱟᱢᱟ, ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ᱾ ᱚᱞ ᱮᱢ ᱟᱫ ᱞᱮᱨᱮ, ᱨᱚᱲ ᱮᱢ ᱟᱫ ᱞᱮ᱾ ᱫᱷᱚᱨᱚᱢᱮᱢ ᱟᱫ ᱞᱮᱨᱮ ᱟᱢ ᱦᱚᱢ ᱟᱫᱚᱜ᱾ ᱟᱵᱚᱣᱟᱜ ᱫᱷᱚᱨᱚᱢ ᱫᱚ ᱟᱹᱰᱤ ᱢᱟᱨᱮ ᱫᱷᱚᱨᱚᱢ ᱠᱟᱱᱟ᱾ ᱡᱟᱦᱟᱸᱭ ᱠᱚ ᱱᱤᱛᱚᱜ ᱥᱟᱶᱛᱟᱞ ᱥᱟᱶᱛᱟ ᱨᱮ ᱢᱮᱱᱟᱜ ᱵᱮ ᱛᱟᱵᱚᱱᱟ ᱟᱵᱚ ᱨᱮᱱ ᱦᱟᱯᱲᱟᱢ ᱠᱚ ᱡᱟᱦᱟᱸ ᱠᱚ ᱠᱟᱹᱢᱤ ᱟᱹᱜᱩ ᱟᱠᱟᱫᱟ ᱱᱩᱠᱩ ᱫᱚ ᱯᱟᱞᱮᱱ ᱠᱚ ᱵᱟᱰᱟᱭᱟ ᱟᱵᱚᱣᱟᱜ ᱥᱟᱶᱛᱟ ᱨᱮᱱᱟᱜ ᱱᱚᱣᱟ ᱠᱟᱹᱢᱤ ᱨᱮᱱᱟᱜ ᱡᱟᱦᱟᱸ ᱜᱚᱱᱚᱝ ᱥᱮ ᱱᱚᱣᱟ ᱞᱟᱠᱪᱟᱨ ᱠᱟᱹᱢᱤ ᱠᱚᱨᱮᱱᱟᱜ ᱡᱟᱦᱟᱸ ᱜᱚᱱᱚᱝ᱾ ᱚᱱᱟ ᱫᱚ ᱟᱹᱰᱤ ᱫᱟᱢᱟᱱᱟᱜ ᱠᱟᱱᱟ᱾ ᱟᱵᱚ ᱵᱟᱰᱟᱭ ᱠᱟᱛᱮ ᱨᱮᱦᱚᱸ ᱵᱟᱝ ᱵᱟᱰᱟᱭ ᱠᱟᱛᱮ ᱨᱮ ᱱᱚᱜᱼᱚᱭ ᱡᱮ ᱱᱤᱛᱚᱜ ᱵᱚᱱ ᱫᱚᱦᱚ ᱟᱹᱜᱩ ᱟᱠᱟᱫ ᱜᱮᱭᱟ, ᱱᱚᱣᱟ ᱫᱚ ᱟᱵᱚ ᱴᱷᱮᱱ ᱟᱹᱰᱤ ᱢᱟᱨᱟᱝ ᱢᱟᱹᱱ ᱟᱱᱟᱜ ᱠᱟᱱᱟ᱾ ᱱᱤᱛᱚᱜ ᱱᱩᱠᱩ ᱞᱟᱡ ᱟᱹᱥᱩᱞᱚᱜ ᱞᱟᱹᱜᱤᱫ ᱛᱮ ᱡᱟᱦᱟᱸ ᱫᱷᱚᱨᱚᱢ ᱠᱚ ᱛᱟᱞᱚᱢ ᱞᱚᱴᱚᱢ ᱞᱟᱹᱜᱤᱫᱚᱜ ᱠᱟᱱᱟ᱾ ᱟᱠᱚᱣᱟᱜ ᱞᱟᱡ ᱠᱷᱟᱴᱟᱣ ᱞᱟᱹᱜᱤᱫ ᱛᱮ ᱡᱟᱦᱟᱸ ᱱᱩᱱ ᱢᱮᱨᱟᱝ ᱢᱤᱫᱴᱟᱝ ᱥᱚᱱᱟ ᱞᱮᱠᱟᱱᱟᱜ ᱫᱷᱚᱨᱚᱢ ᱠᱚ ᱞᱮᱵᱽᱫᱟ ᱜᱤᱰᱤ ᱞᱟᱹᱜᱤᱫᱚᱜ ᱠᱟᱱᱟ, ᱟᱵᱚ ᱥᱟᱱᱛᱟᱲ ᱥᱟᱶᱛᱟ ᱨᱮᱱ ᱦᱚᱲ ᱴᱷᱮᱱ ᱠᱷᱚᱱᱟᱜ ᱠᱚ ᱨᱟᱪᱟᱜ ᱪᱷᱟᱰᱟᱣ ᱤᱫᱤ ᱞᱟᱹᱜᱤᱫᱚᱜ ᱠᱟᱱᱟ᱾ ᱩᱱᱠᱩ ᱫᱚ ᱵᱟᱰᱟᱭ ᱠᱟᱠᱚ ᱯᱮ, ᱟᱠᱚᱣᱟᱜ ᱞᱟᱡ ᱵᱷᱟᱛᱟᱣ ᱞᱟᱹᱜᱤᱫ ᱜᱮ ᱱᱚᱣᱟ ᱫᱚᱠᱚ ᱠᱟᱹᱢᱤ ᱠᱟᱱᱟ᱾ ᱱᱤᱛᱚᱜ ᱡᱟᱦᱟᱸᱭᱟᱜ ᱟᱹᱭᱩᱨ ᱛᱮ ᱱᱤᱛᱚᱜ ᱫᱚ ᱜᱚᱴᱟ ᱡᱷᱟᱲᱠᱷᱚᱸᱰ ᱠᱷᱚᱱᱟᱜ ᱯᱚᱪᱷᱤᱢ ᱵᱟᱝᱞᱟ ᱨᱮᱦᱚᱸᱭ ᱵᱚᱞᱚ ᱜᱚᱫ ᱟᱠᱟᱱᱟ ᱢᱮᱱᱠᱷᱟᱱ ᱱᱤᱛᱚᱜ ᱡᱮ ᱥᱟᱜᱟᱲ ᱜᱟᱹᱰᱤ ᱥᱟᱜᱟᱲ ᱮᱫᱟ ᱫᱷᱚᱨᱚᱢᱟᱜ ᱥᱟᱨᱱᱟ ᱫᱷᱚᱨᱚᱢ ᱧᱩᱛᱩᱢ ᱛᱮ ᱟᱫᱚ ᱩᱱᱤ ᱴᱷᱮᱱ ᱤᱧᱟᱹᱜ ᱠᱩᱠᱞᱤ ᱛᱟᱦᱮᱱ ᱠᱟᱱᱟ ᱜᱚᱢᱠᱮ ᱟᱢ ᱡᱩᱫᱤ ᱱᱩᱱ ᱢᱟᱨᱟᱝ ᱫᱷᱚᱨᱚᱢ ᱜᱩᱨᱩ ᱜᱮᱢ ᱦᱩᱭ ᱠᱚᱜᱼᱟ ᱛᱟᱦᱚᱞᱮ ᱱᱩᱱ ᱫᱤᱱ ᱫᱚ ᱚᱠᱟᱨᱮᱢ ᱛᱟᱦᱮᱸ ᱞᱮᱱᱟ ᱟᱨ ᱱᱩᱠᱩ ᱟᱵᱚᱨᱮᱱ ᱦᱟᱯᱲᱟᱢ ᱠᱚ ᱡᱟᱦᱟᱸ ᱠᱚ ᱵᱮᱱᱟᱣ ᱟᱹᱜᱩ ᱦᱚᱴᱚ ᱟᱠᱟᱫ ᱵᱚᱱᱟ ᱥᱮ ᱠᱚ ᱫᱚᱦᱚ ᱟᱹᱜᱩ ᱟᱠᱟᱫ ᱵᱚᱱᱟ ᱱᱩᱠᱩ ᱠᱷᱚᱱᱟᱜ ᱦᱚᱸ ᱟᱢ ᱫᱚ ᱢᱟᱨᱟᱝ ᱜᱮᱭᱟ ᱞᱟᱡ ᱵᱟᱝ ᱵᱷᱟᱛᱟᱜ ᱠᱟᱱ ᱛᱟᱢ ᱠᱷᱟᱱ ᱫᱚ ᱠᱚᱭ ᱠᱟᱛᱮ ᱡᱚᱢ ᱢᱮ ᱮᱱᱛᱮᱨᱮᱦᱚᱸ ᱫᱷᱚᱨᱚᱢ ᱜᱩᱨᱩ ᱢᱮᱱᱛᱮ ᱫᱚ ᱱᱩᱠᱩ ᱱᱤᱨᱞᱟᱹ ᱥᱟᱶᱛᱟ ᱫᱚ ᱮᱠᱷᱚᱱᱚ ᱯᱚᱨᱡᱚᱱᱛᱚ ᱟᱹᱰᱤ ᱥᱚᱨᱚᱞ ᱥᱚᱦᱚᱡᱽ ᱜᱮ ᱢᱮᱱᱟᱜ ᱠᱚᱣᱟ᱾ ᱱᱩᱠᱩ ᱫᱚ ᱟᱞᱚᱢ ᱟᱹᱭᱩᱨ ᱠᱚᱣᱟ᱾ ᱵᱤᱥᱮᱥ ᱠᱟᱭᱛᱮᱧ ᱞᱟᱹᱭᱟ ᱟᱢ ᱫᱚ ᱵᱟᱢ ᱵᱟᱰᱟᱭᱟ ᱟᱵᱚᱣᱟᱜ ᱱᱚᱣᱟ ᱥᱟᱱᱛᱟᱲ ᱥᱟᱶᱛᱟ ᱨᱮᱱᱟᱜ ᱢᱟᱹᱱ ᱚᱠᱟ ᱞᱮᱠᱟᱱᱟ, ᱛᱤᱱᱟᱹᱜ ᱜᱚᱱᱚᱝ ᱟᱱᱟᱜ ᱠᱟᱱᱟ᱾ ᱛᱤᱱᱟᱹᱜ ᱞᱟᱥᱟᱲᱦᱮᱫᱼᱟ ᱱᱚᱣᱟ ᱠᱚ ᱡᱩᱫᱤᱢ ᱵᱟᱰᱟᱭ ᱠᱮᱭᱟ ᱛᱟᱦᱚᱞᱮ ᱠᱤᱱᱛᱩ ᱱᱩᱱ ᱢᱟᱨᱟᱝ ᱥᱟᱹᱨᱤ ᱫᱷᱚᱨᱚᱢ ᱫᱚ ᱞᱮᱯᱫᱟ ᱜᱤᱰᱤ ᱠᱟᱛᱮ ᱥᱟᱨᱱᱟ ᱫᱷᱚᱨᱚᱢ ᱫᱚ ᱥᱟᱨᱱᱟ ᱫᱷᱚᱨᱚᱢ ᱜᱩᱨᱩ ᱢᱮᱱᱛᱮ ᱫᱚ ᱚᱦᱚᱢ ᱞᱟᱹᱭ ᱠᱚᱜᱼᱟ ᱟᱢ ᱫᱚ ᱯᱟᱞᱮᱱ ᱟᱵᱚ ᱦᱟᱯᱲᱟᱢ ᱠᱚᱣᱟᱜ ᱡᱟᱦᱟᱸ ᱢᱟᱭᱟᱝ ᱩᱱᱠᱩᱣᱟᱜ ᱢᱟᱭᱟᱝ ᱫᱚ ᱟᱢᱟᱜ ᱦᱚᱲᱢᱚ ᱨᱮᱫᱚ ᱵᱟᱹᱱᱩᱜᱼᱟ ᱩᱱᱠᱩᱣᱟᱜ ᱢᱟᱭᱟᱝ ᱛᱟᱦᱮᱸ ᱞᱮᱱᱠᱷᱟᱱ ᱮᱢ ᱵᱟᱰᱟᱭ ᱠᱮᱭᱟ ᱟᱵᱚᱣᱟᱜ ᱱᱚᱣᱟ ᱡᱟᱱᱟᱢ ᱠᱷᱚᱱᱟᱜ ᱜᱩᱡᱩᱜ ᱦᱟᱹᱵᱤᱡ ᱡᱟᱦᱟᱸ ᱢᱮᱱᱟᱜ ᱛᱟᱵᱚᱱᱟ ᱟᱵᱚᱣᱟᱜ ᱥᱟᱶᱛᱟ ᱨᱮ ᱚᱱᱟ ᱠᱚᱫᱚ ᱚᱦᱚᱢ ᱟᱹᱲᱤᱥ ᱠᱮᱭᱟ᱾ ᱟᱵᱚ ᱥᱟᱶᱛᱟᱞ ᱫᱚ ᱵᱚᱸᱜᱟ ᱦᱚᱯᱚᱱ ᱠᱟᱱᱟ ᱵᱚᱱ᱾ ᱵᱚᱸᱜᱟ ᱠᱚᱣᱟᱜ ᱜᱮ ᱮᱢ ᱪᱟᱞ ᱱᱚᱣᱟ ᱱᱩᱱ ᱢᱟᱨᱟᱝ ᱞᱟᱠᱪᱟᱨ ᱠᱟᱹᱢᱤ ᱥᱮ ᱞᱟᱠᱪᱟᱨ ᱠᱟᱹᱢᱤ ᱠᱚᱨᱮ ᱡᱟᱦᱟᱸ ᱫᱩᱨᱤᱵᱽ ᱠᱚᱵᱚᱱ ᱞᱟᱜᱟᱣ ᱟᱠᱟᱫᱟ, ᱚᱱᱟ ᱠᱚ ᱠᱟᱱᱟ ᱡᱟᱱᱟᱢ ᱠᱷᱚᱱᱟᱜ ᱜᱩᱡᱩᱜ ᱦᱟᱹᱵᱤᱡ ᱱᱤᱛᱚᱜ ᱚᱱᱟ ᱠᱚᱫᱚ ᱵᱚᱱ ᱠᱟᱹᱢᱤ ᱠᱟᱱ ᱜᱮᱭᱟ᱾ ᱟᱵᱚ ᱫᱚ ᱵᱚᱸᱜᱟ ᱵᱮᱜᱚᱨ ᱫᱚ ᱚᱦᱚ ᱵᱚᱱ ᱛᱟᱦᱮᱸ ᱠᱚᱜᱼᱟ ᱟᱨ ᱵᱚᱸᱜᱟ ᱠᱚ ᱵᱟᱝ ᱮᱢ ᱠᱟᱛᱮ ᱫᱚ ᱚᱠᱟ ᱠᱟᱹᱢᱤ ᱦᱚᱸ ᱵᱟᱵᱚᱱ ᱠᱟᱹᱢᱤᱭᱟ᱾ ᱵᱚᱸᱜᱟ ᱠᱚ ᱵᱟᱝ ᱮᱢ ᱠᱟᱛᱮ ᱫᱚ ᱚᱠᱟ ᱡᱚᱢᱟᱜ ᱦᱚᱸ ᱵᱟᱵᱚᱱ ᱡᱚᱢᱟ᱾ ᱱᱚᱣᱟ ᱠᱚᱫᱚᱢ ᱵᱟᱰᱟᱭᱟ ᱥᱮ ᱵᱟᱝ? ᱤᱧ ᱫᱩᱧ ᱢᱚᱱᱮᱭᱟ ᱵᱟᱢ ᱵᱟᱰᱟᱭᱟ᱾ ᱥᱟᱶᱛᱟᱞ ᱥᱟᱶᱛᱟ ᱨᱮᱱ ᱦᱚᱲ ᱫᱚ ᱡᱟᱱᱟᱢᱚᱜ ᱨᱮ ᱪᱷᱩᱛ ᱯᱷᱮᱰᱟᱣ ᱢᱮᱱᱟᱜ ᱛᱟᱠᱚᱣᱟ᱾ ᱩᱱ ᱨᱮᱜᱮ ᱞᱤᱯᱤ ᱵᱩᱰᱷᱤᱭ ᱵᱚᱸᱜᱟᱭᱟ᱾ ᱪᱷᱩᱛ ᱯᱷᱮᱰᱟᱣ ᱠᱟᱛᱮᱭ ᱵᱚᱸᱜᱟᱭᱟ᱾ ᱥᱚᱨᱚᱜᱽᱯᱩᱨᱤ, ᱢᱚᱧᱪᱚᱯᱩᱨᱤ, ᱯᱟᱛᱟᱞᱯᱩᱨᱤ ᱨᱮᱱ ᱵᱚᱸᱜᱟ ᱵᱩᱨᱩᱭ ᱚᱱᱟᱛᱮᱭ ᱥᱩᱫᱽᱫᱷᱚ ᱠᱚᱣᱟ᱾ ᱱᱟᱣᱟ ᱡᱟᱱᱟᱢ ᱜᱤᱫᱽᱨᱟᱹ ᱟᱛᱱᱟᱜ ᱥᱟᱠᱟᱢ ᱨᱮ ᱦᱚᱵᱚᱨ ᱠᱟᱛᱮ ᱜᱟᱱᱟ ᱨᱮᱰᱮ ᱫᱩᱨᱩᱵ ᱠᱟᱛᱮ ᱡᱟᱹᱛᱤ ᱛᱤᱨᱭᱳ ᱴᱷᱮᱢᱟ ᱠᱟᱛᱮ ᱩᱱᱤ ᱡᱟᱹᱛᱤᱭ ᱮᱢᱟᱭᱟ ᱡᱟᱹᱛᱤ ᱫᱚ ᱠᱷᱮᱨᱣᱟᱞ ᱡᱟᱹᱛᱤ᱾ ᱩᱱᱤ ᱪᱷᱟᱹᱴᱭᱟᱹᱨ ᱠᱟᱛᱮ ᱟᱵᱚ ᱵᱚᱱ ᱧᱩᱛᱩᱢᱮᱭᱟ ᱟᱨ ᱵᱚᱱ ᱥᱟᱶᱛᱟ ᱛᱟᱞᱟᱭᱮᱭᱟ᱾ ᱥᱟᱶᱛᱟ ᱨᱮᱱ ᱟᱵᱚ ᱡᱟᱦᱟᱸ ᱵᱚᱸᱜᱟ ᱵᱩᱨᱩ ᱢᱮᱱᱟᱜ ᱠᱚ ᱛᱟᱵᱚᱱᱟ ᱩᱱᱠᱩ ᱵᱚᱱ ᱪᱟᱞᱟᱭᱟ ᱚᱱᱟ ᱫᱚ ᱟᱵᱚᱭᱤᱡ ᱡᱟᱦᱟᱸ ᱥᱟᱶᱛᱟ ᱨᱤᱱᱤᱡ ᱡᱟᱦᱟᱸ ᱢᱟᱹᱡᱷᱤ ᱩᱱᱤ ᱢᱟᱹᱡᱷᱤ ᱵᱟᱵᱟ ᱱᱚᱣᱟ ᱫᱚᱭ ᱮᱢᱟᱭᱟ᱾ ᱥᱟᱶᱛᱟ ᱛᱟᱞᱟ ᱨᱮᱱ ᱵᱚᱸᱜᱟ ᱵᱩᱨᱩᱭ ᱮᱢᱟ ᱠᱚ ᱠᱷᱟᱱ ᱮᱢᱟᱭ ᱠᱷᱟᱱ ᱩᱱᱤ ᱥᱟᱶᱛᱟ ᱨᱮ ᱡᱟᱦᱟᱸ ᱵᱚᱸᱜᱟ ᱵᱩᱨᱩ ᱢᱮᱱᱟᱜ ᱠᱚᱣᱟ ᱩᱱᱠᱩᱭ ᱫᱮᱵᱟ ᱥᱮᱵᱟ ᱠᱚᱣᱟ᱾ ᱩᱱᱠᱩᱣᱟᱜ ᱫᱤᱞ ᱫᱟᱲᱮ ᱛᱮᱭ ᱠᱟᱹᱢᱤᱭᱟ, ᱩᱱᱠᱩᱭᱟᱜ ᱩᱱᱠᱩᱣᱟᱜ ᱟᱹᱭᱩᱨ ᱰᱟᱦᱟᱨ ᱛᱮᱭ ᱪᱟᱞᱟᱜᱼᱟ, ᱩᱱᱠᱩ ᱵᱚᱸᱜᱟ ᱵᱩᱨᱩ ᱠᱚ ᱟᱛᱮ ᱜᱮ ᱛᱟᱦᱮᱸᱱᱟ᱾ ᱵᱚᱸᱜᱟᱜ ᱨᱮ, ᱵᱩᱨᱩᱜ ᱨᱮ, ᱵᱤᱦᱟᱹᱜ ᱨᱮ, ᱵᱟᱯᱞᱟᱜ ᱨᱮ, ᱥᱟᱱᱟᱢ ᱞᱮᱠᱟᱱ ᱠᱟᱹᱢᱤ ᱨᱮ ᱩᱱᱤᱭ ᱜᱚᱲᱚᱜᱼᱟ᱾ ᱱᱚᱜᱼᱚᱭ ᱡᱮ ᱢᱟᱹᱡᱷᱤ ᱱᱩᱭ ᱡᱟᱱᱟᱢ ᱛᱚᱨᱟ ᱜᱤᱫᱽᱨᱟᱹᱭ ᱥᱟᱶᱛᱟ ᱛᱟᱞᱟᱭᱮᱭᱟ ᱚᱱᱟ ᱥᱟᱶᱛᱟ ᱛᱟᱞᱟ ᱠᱟᱛᱮ ᱩᱱᱤ ᱫᱚ ᱟᱭᱟᱜ ᱡᱟᱦᱟᱸ ᱡᱟᱱᱟᱢ ᱠᱷᱚᱱᱟᱜ ᱜᱩᱡᱩᱜ ᱦᱟᱹᱵᱤᱡ ᱡᱟᱦᱟᱸ ᱛᱤᱱᱟᱹᱜ ᱥᱟᱶᱛᱟ ᱨᱮᱱᱟᱜ ᱟᱹᱭᱫᱷᱟᱹᱨ ᱢᱮᱱᱟᱜᱼᱟ ᱚᱱᱟ ᱟᱹᱭᱫᱷᱟᱹᱨ ᱧᱟᱢᱟ ᱟᱨ ᱵᱟᱭ ᱥᱟᱶᱛᱟ ᱛᱟᱞᱟ ᱞᱮᱱᱠᱷᱟᱱ ᱫᱚ ᱥᱮ ᱵᱚᱸᱜᱟ ᱵᱩᱨᱩ ᱵᱟᱭ ᱧᱟᱢ ᱞᱮᱠᱚ ᱠᱷᱟᱱ ᱫᱚ ᱩᱱᱤ ᱫᱚ ᱜᱚᱡ ᱜᱩᱨ ᱞᱮᱱᱠᱷᱟᱱ ᱫᱚ ᱚᱸᱰᱮ ᱜᱮ ᱠᱚ ᱛᱚᱯᱷᱟ ᱠᱟᱭ ᱛᱮ ᱚᱱᱟ ᱫᱟᱜ ᱜᱷᱟᱴ ᱨᱮᱜᱮ ᱡᱚᱛᱚ ᱠᱚ ᱠᱟᱹᱢᱤ ᱛᱟᱭᱟ ᱟᱨ ᱥᱟᱶᱛᱟ ᱛᱟᱞᱟ ᱨᱮ ᱮᱱᱠᱷᱟᱱ ᱡᱟᱹᱛᱤ ᱧᱟᱢ ᱞᱮᱠᱷᱟᱱ ᱫᱚ ᱩᱱᱤ ᱫᱚ ᱢᱟᱹᱡᱷᱤ ᱜᱮ ᱡᱚᱛᱚ ᱞᱮᱠᱟᱱᱟᱜ ᱮ ᱠᱟᱹᱢᱤ ᱛᱟᱭᱟ ᱡᱟᱱᱟᱢᱚᱜ ᱡᱮᱢᱚᱱ ᱪᱷᱩᱴᱤ ᱨᱮ ᱠᱟᱹᱢᱤ ᱠᱮᱫ ᱛᱟᱭᱟ ᱵᱟᱯᱞᱟ ᱨᱮᱦᱚᱸ ᱩᱱᱤ ᱜᱮ ᱠᱟᱹᱢᱤ ᱛᱟᱭᱟᱭ ᱜᱚᱡ ᱜᱩᱨ ᱵᱷᱟᱸᱰᱟᱱ ᱠᱟᱛᱮ ᱨᱮᱦᱚᱸ ᱩᱱᱤ ᱜᱮ ᱠᱟᱹᱢᱤ ᱛᱟᱭᱟᱭ ᱱᱚᱜᱼᱚᱭ ᱡᱮ ᱱᱩᱱ ᱢᱟᱨᱟᱝ ᱢᱤᱫᱴᱟᱝ ᱛᱮᱛᱮᱫ ᱟᱱᱟᱜ ᱠᱟᱹᱢᱤ ᱢᱮᱱᱟᱜᱼᱟ ᱥᱟᱶᱛᱟᱞ ᱥᱟᱶᱛᱟ ᱨᱮᱱ ᱡᱟᱦᱟᱸ ᱢᱟᱹᱱᱢᱤ ᱢᱮᱱᱟᱜ ᱵᱚᱱᱟ ᱥᱟᱱᱟᱢ ᱠᱚᱜᱮ ᱱᱚᱝᱠᱟ ᱠᱟᱛᱮ ᱜᱮ ᱟᱵᱚ ᱦᱟᱯᱲᱟᱢ ᱠᱚᱠᱚ ᱠᱟᱹᱢᱤ ᱟᱹᱜᱩ ᱟᱠᱟᱫᱟ ᱟᱵᱚ ᱵᱚᱱ ᱠᱟᱹᱢᱤᱭᱮᱫᱟ ᱟᱨ ᱚᱱᱠᱟ ᱠᱟᱛᱮ ᱢᱮᱱᱟᱜ ᱵᱚᱱᱟ ᱠᱟᱡᱮ ᱱᱩᱭ ᱚᱠᱚᱭ ᱫᱷᱚᱨᱚᱢ ᱜᱩᱨᱩ ᱩᱰᱩᱠ ᱠᱟᱱᱟᱭ ᱩᱱᱤ ᱫᱚ ᱵᱟᱝᱢᱟᱭ ᱞᱟᱹᱭ ᱮᱫᱟ ᱦᱟᱺᱰᱤ ᱵᱟᱵᱚᱱ ᱪᱚᱰᱚᱨᱟ, ᱵᱟᱵᱚᱱ ᱵᱚᱸᱜᱟ ᱵᱩᱨᱩᱭᱟ᱾ ᱩᱱᱤ ᱴᱷᱮᱱ ᱠᱩᱠᱞᱤ ᱛᱟᱦᱮᱱ ᱠᱟᱱ ᱛᱤᱧᱟᱹ ᱤᱧᱟᱹᱜ, ᱟᱢ ᱫᱚ ᱡᱟᱹᱛᱤ ᱥᱟᱶᱛᱟ ᱨᱤᱱᱤᱡ ᱢᱩᱬᱩᱛ ᱦᱚᱲ ᱫᱚ ᱦᱩᱭᱩᱜ ᱠᱟᱱ ᱛᱟᱢᱟ ᱢᱟᱹᱡᱷᱤ᱾ ᱢᱟᱹᱡᱷᱤ ᱫᱚ ᱵᱚᱸᱜᱟ ᱵᱩᱨᱩ ᱠᱟᱛᱮ ᱵᱚᱸᱜᱟ ᱵᱩᱨᱩ ᱠᱚ ᱟᱛᱮ ᱮ ᱛᱟᱦᱮᱱᱟ ᱟᱨ ᱵᱚᱸᱜᱟ ᱵᱩᱨᱩ ᱠᱚ ᱴᱷᱮᱱ ᱥᱳᱯᱨᱳᱫᱚᱜ ᱞᱟᱹᱜᱤᱫ ᱛᱮ ᱦᱟᱺᱰᱤ ᱦᱚᱸ ᱪᱚᱰᱚᱨ ᱦᱩᱭᱩᱜ ᱛᱟᱭᱟ, ᱥᱩᱱᱩᱢ ᱥᱤᱸᱫᱩᱨ ᱦᱚᱸ ᱟᱬᱜᱚ ᱦᱩᱭᱩᱜ ᱛᱟᱭᱟ, ᱵᱚᱸᱜᱟ ᱵᱩᱨᱩ ᱦᱚᱸ ᱧᱩᱢ ᱦᱩᱭᱩᱜ ᱛᱟᱭᱟ᱾ ᱟᱨ ᱱᱩᱠᱩ ᱡᱩᱫᱤ ᱵᱟᱢ ᱫᱚᱦᱚ ᱠᱚᱣᱟ ᱥᱮ ᱵᱟᱢ ᱟᱯᱱᱟᱨ ᱠᱚᱣᱟ, ᱱᱩᱠᱩᱣᱟᱜ ᱠᱟᱛᱷᱟ ᱵᱟᱢ ᱟᱸᱡᱚᱢᱟ, ᱛᱟᱦᱚᱞᱮ ᱟᱢ ᱫᱚ ᱪᱮᱫ ᱞᱮᱠᱟᱱ ᱥᱟᱨᱱᱟ ᱫᱷᱚᱨᱚᱢ ᱦᱚᱲ ᱠᱟᱱᱟᱢ? ᱚᱠᱟ ᱞᱮᱠᱟᱱ ᱫᱷᱚᱨᱚᱢ ᱠᱟᱱ ᱛᱟᱢᱟ? ᱟᱹᱰᱤ ᱦᱟᱦᱟᱲᱟ ᱜᱮ ᱵᱩᱡᱷᱟᱹᱜ ᱠᱟᱱᱟ ᱡᱮ ᱱᱤᱛᱚᱜ ᱦᱚᱸ ᱯᱚᱨᱡᱚᱱᱛᱚ ᱱᱤᱞᱞᱟᱹ ᱥᱟᱱᱛᱟᱲ ᱠᱚ ᱧᱟᱢ ᱠᱟᱛᱮ ᱱᱤᱛᱚᱜ ᱦᱚᱸ ᱟᱢ ᱫᱚ ᱱᱩᱠᱩ ᱟᱹᱭᱩᱨ ᱠᱟᱛᱮ ᱟᱢᱟᱜ ᱟᱠᱷᱮᱨᱮᱢ ᱜᱩᱪᱷᱟᱹᱣ ᱞᱟᱹᱜᱤᱫ ᱵᱤᱥᱮᱥ ᱠᱟᱛᱮ ᱯᱚᱪᱷᱤᱢ ᱵᱟᱝᱞᱟ ᱨᱮᱱ ᱟᱵᱚᱣᱟᱜ ᱥᱟᱶᱛᱟᱞ ᱥᱟᱶᱛᱟ ᱨᱮᱱ ᱦᱚᱲ ᱴᱷᱮᱱ ᱤᱧᱟᱹᱜ ᱱᱮᱦᱚᱨ ᱟᱛᱮᱫ ᱟᱨᱫᱟᱥ ᱟᱯᱮ ᱫᱚ ᱠᱚᱢ ᱥᱮ ᱠᱚᱢ ᱚᱱᱛᱚᱛᱚ ᱟᱯᱮᱭᱟᱜ ᱡᱟᱹᱛᱤ ᱟᱯᱮᱭᱟᱜ ᱥᱟᱶᱛᱟ ᱟᱯᱮᱭᱟᱜ ᱫᱷᱚᱨᱢᱚ ᱫᱚ ᱦᱩᱭᱩᱜ ᱠᱟᱱᱟ ᱥᱟᱹᱨᱤ ᱫᱷᱚᱨᱚᱢ ᱡᱟᱦᱟᱸ ᱫᱚ ᱯᱷᱮᱰᱟᱛ ᱠᱷᱚᱱᱟᱜ ᱜᱮ ᱱᱤᱛᱚᱜ ᱟᱵᱚᱨᱮᱱ ᱦᱟᱯᱲᱟᱢ ᱠᱚᱠᱚ ᱢᱟᱱᱟᱣ ᱟᱹᱜᱩ ᱟᱠᱟᱫᱟ

ᱱᱩᱭ ᱦᱚᱸ ᱱᱤᱛᱚᱜ ᱟᱵᱚᱣᱟᱜ ᱫᱷᱚᱨᱚᱢ ᱞᱮᱵᱮᱫᱟ ᱜᱤᱲᱤ ᱠᱟᱛᱮ ᱥᱟᱨᱱᱟ ᱫᱷᱚᱨᱚᱢ ᱮ ᱮᱢᱟᱵᱚᱱ ᱠᱟᱱᱟ᱾ ᱵᱤᱥᱮᱥ ᱠᱟᱛᱮ ᱯᱚᱪᱷᱤᱢ ᱵᱟᱝᱞᱟ ᱨᱮᱱ ᱟᱵᱚ ᱥᱟᱶᱛᱟᱞ ᱥᱟᱶᱛᱟ ᱨᱮᱱ ᱵᱚᱭᱦᱟ ᱢᱤᱥᱤ ᱠᱚ ᱴᱷᱮᱱ ᱤᱧᱟᱹᱜ ᱱᱮᱦᱚᱨ ᱟᱛᱮ ᱟᱨᱫᱟᱥ ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱠᱟᱱ ᱛᱟᱵᱚᱱᱟ᱾ ᱱᱚᱣᱟ ᱥᱟᱨᱤᱢ ᱫᱷᱚᱨᱚᱢ ᱫᱚ ᱟᱵᱚ ᱨᱮᱱ ᱦᱟᱯᱲᱟᱢ ᱠᱚ ᱠᱚ ᱢᱟᱱᱟᱣ ᱟᱹᱜᱩ ᱟᱠᱟᱫᱟ᱾ ᱱᱤᱛᱚᱜ ᱡᱟᱦᱟᱸᱭ ᱜᱚᱢᱠᱮ ᱞᱟᱹᱭᱚᱜ ᱠᱟᱱᱟᱭ ᱤᱧ ᱫᱚ ᱫᱷᱚᱨᱚᱢ ᱜᱩᱨᱩ ᱠᱟᱹᱱᱟᱹᱧ, ᱩᱱᱤ ᱠᱷᱚᱱᱟᱜ ᱥᱟᱭ ᱥᱟᱭ ᱥᱮᱨᱢᱟ ᱢᱟᱲᱟᱝ ᱠᱷᱚᱱᱟᱜ ᱜᱮ ᱟᱵᱚ ᱨᱮᱱ ᱦᱟᱯᱲᱟᱢ ᱠᱚ ᱫᱚ ᱠᱚ ᱡᱟᱱᱟᱢ ᱠᱟᱛᱮ ᱱᱚᱣᱟ ᱠᱚ ᱫᱚ ᱠᱚ ᱵᱮᱱᱟᱣ ᱦᱚᱴᱚ ᱠᱟᱫ ᱵᱚᱱᱟ᱾ ᱠᱟᱡᱮᱭ ᱥᱟᱨᱱᱟ ᱫᱷᱚᱨᱚᱢ ᱪᱟᱞᱟᱜ ᱢᱟᱲᱟᱝ ᱨᱮ ᱠᱟᱹᱴᱤᱡ ᱪᱩᱞᱩᱝ ᱯᱮ ᱫᱤᱥᱟᱹᱭ ᱛᱟᱵᱚᱱᱟ᱾ ᱟᱵᱚ ᱨᱮᱱ ᱟᱭᱳ ᱵᱟᱵᱟ ᱠᱚ ᱚᱠᱟ ᱞᱮᱠᱟ ᱠᱟᱛᱮ ᱠᱚ ᱫᱚᱦᱚ ᱟᱹᱜᱩ ᱟᱠᱟᱫᱟ ᱟᱵᱚ ᱨᱮᱱ ᱜᱚᱲᱚᱢ ᱵᱟᱵᱟ ᱜᱚᱲᱚᱢ ᱟᱭᱳ ᱠᱚ ᱚᱠᱟ ᱞᱮᱠᱟ ᱠᱟᱛᱮ ᱠᱚ ᱫᱚᱦᱚ ᱟᱹᱜᱩ ᱟᱠᱟᱫᱟ ᱱᱚᱜᱼᱚᱭ ᱡᱮ ᱱᱩᱱ ᱢᱟᱨᱟᱝ ᱢᱤᱫᱴᱟᱝ ᱞᱟᱥᱟᱲᱦᱮᱫ ᱫᱷᱚᱨᱚᱢ ᱱᱤᱛᱚᱜ ᱫᱚ ᱱᱚᱣᱟ ᱠᱚ ᱤᱫᱤ ᱠᱟᱛᱮ ᱟᱹᱰᱤ ᱜᱟᱱ ᱯᱩᱛᱷᱤ ᱠᱚ ᱯᱚᱛᱚᱵ ᱠᱚ ᱯᱟᱛᱟᱵ ᱠᱚ ᱩᱰᱩᱠ ᱟᱠᱟᱱᱟ ᱵᱟᱰᱟᱭ ᱞᱟᱹᱜᱤᱫ ᱛᱮ ᱟᱯᱮ ᱪᱮᱥᱴᱟᱭ ᱛᱟᱵᱚᱱ ᱯᱮ ᱵᱟᱰᱟᱭᱟᱯᱮ ᱟᱵᱚᱣᱟᱜ ᱯᱨᱚᱛᱤᱴᱤ ᱠᱟᱹᱢᱤ ᱨᱮᱜᱮ ᱟᱹᱰᱤ ᱛᱮᱛᱮᱫ ᱢᱮᱱᱟᱜᱼᱟ ᱦᱩᱭ ᱫᱟᱲᱮᱭᱟᱜ ᱵᱚᱱ ᱨᱮᱸᱜᱮᱡ ᱦᱩᱭ ᱫᱟᱲᱮᱭᱟᱜ ᱵᱚᱱ ᱥᱤᱠᱷᱱᱟᱹᱛ ᱩᱱᱟᱹᱜ ᱵᱟᱹᱱᱩᱜ ᱛᱟᱵᱚᱱᱟ ᱮᱱᱛᱮ ᱨᱮᱦᱚᱸ ᱡᱟᱹᱛ ᱫᱷᱚᱨᱚᱢ ᱥᱮᱫ ᱛᱮᱫᱚ ᱟᱵᱚ ᱫᱚ ᱫᱷᱟᱹᱨᱛᱤ ᱨᱮᱱ ᱥᱟᱱᱟᱢ ᱢᱟᱹᱱᱢᱤ ᱠᱷᱚᱱᱟᱜ ᱜᱮ ᱟᱹᱰᱤ ᱢᱟᱹᱱ ᱢᱮᱱᱟᱜ ᱛᱟᱵᱚᱱᱟ ᱟᱹᱰᱤ ᱜᱚᱱᱚᱝ ᱢᱮᱱᱟᱜ ᱛᱟᱵᱚᱱᱟ ᱟᱹᱰᱤ ᱠᱤᱥᱟᱹᱬ ᱟᱱᱟᱜ ᱡᱟᱹᱛᱤ ᱫᱷᱚᱨᱚᱢ ᱥᱟᱶᱛᱟ ᱠᱟᱱ ᱛᱟᱵᱚᱱᱟ ᱱᱚᱜᱼᱚᱭ ᱡᱮ ᱱᱤᱛᱚᱜ ᱫᱩᱣᱟᱹᱨ ᱫᱩᱣᱟᱹᱨ ᱪᱟᱞᱟᱣ ᱠᱟᱛᱮ ᱠᱚᱠᱚᱭ ᱠᱟᱱᱟ ᱥᱟᱨᱱᱟᱢ ᱦᱚᱨᱚᱜ ᱛᱮ ᱦᱤᱡᱩᱜ ᱛᱟᱵᱚᱱ ᱯᱮ ᱱᱩᱱᱟᱹᱜ ᱜᱮ ᱡᱩᱫᱤ ᱥᱟᱨᱱᱟ ᱫᱷᱚᱨᱚᱢ ᱨᱮᱱᱟᱜ ᱢᱟᱹᱱ ᱢᱚᱦᱚᱛᱛᱚ ᱛᱟᱦᱮᱸ ᱠᱚᱜᱼᱟ ᱛᱟᱦᱞᱮ ᱱᱚᱣᱟ ᱫᱚ ᱱᱤᱛᱚᱜ ᱨᱮᱱᱟᱜ ᱫᱷᱚᱨᱚᱢ ᱫᱚ ᱵᱟᱝ ᱠᱟᱱᱟ ᱮᱱᱟᱝ ᱠᱷᱚᱱᱟᱜ ᱠᱚ ᱩᱪᱷᱟᱹᱱ ᱟᱠᱟᱜᱼᱟ ᱮᱴᱟᱜ ᱮᱴᱟᱜ ᱟᱹᱫᱤᱵᱟᱹᱥᱤ ᱜᱟᱛᱟᱠ ᱨᱮᱱ ᱦᱚᱲ ᱫᱚ ᱱᱚᱣᱟ ᱫᱷᱚᱨᱚᱢ ᱤᱫᱤ ᱠᱟᱛᱮ ᱠᱚ ᱪᱟᱞᱟᱜ ᱠᱟᱱᱟ ᱟᱵᱚ ᱥᱟᱱᱛᱟᱲ ᱥᱟᱶᱛᱟ ᱨᱮᱱ ᱦᱚᱲ ᱫᱚ ᱚᱱᱟ ᱨᱮᱫᱚ ᱵᱟᱹᱱᱩᱜ ᱵᱚᱱᱟ ᱟᱵᱚ ᱥᱟᱱᱛᱟᱲ ᱥᱟᱶᱛᱟ ᱨᱮᱱ ᱦᱚᱲ ᱦᱚᱸ ᱚᱱᱟ ᱨᱮ ᱵᱩᱥᱟᱹᱲ ᱵᱚᱱ ᱞᱟᱹᱜᱤᱫ ᱛᱮᱢ ᱪᱷᱩᱴᱟᱹᱣ ᱟᱠᱟᱱᱟ ᱩᱱᱟᱹᱜ ᱜᱮ ᱡᱩᱫᱤ ᱚᱱᱟ ᱥᱟᱨᱱᱟ ᱫᱷᱚᱨᱚᱢ ᱨᱮᱱᱟᱜ ᱚᱱᱟ ᱢᱟᱹᱱ ᱢᱚᱦᱚᱛ ᱠᱚ ᱛᱟᱦᱮᱸ ᱠᱚᱜᱼᱟ ᱛᱟᱦᱚᱞᱮ ᱮᱱᱟᱱ ᱠᱷᱚᱱᱟᱜ ᱜᱮ ᱟᱵᱚᱨᱮᱱ ᱥᱟᱱᱛᱟᱲ ᱠᱚᱫᱚ ᱚᱱᱟ ᱨᱮᱠᱚ ᱪᱟᱞᱟᱣ ᱠᱚᱜᱼᱟ ᱟᱵᱚ ᱯᱚᱪᱷᱤᱢ ᱵᱟᱝᱞᱟ ᱨᱮᱱ ᱠᱷᱮᱞᱣᱟᱲ ᱜᱟᱰᱟ ᱨᱮᱱ ᱥᱟᱶᱛᱟᱞ ᱥᱟᱶᱛᱟ ᱨᱮᱱ ᱦᱚᱲ ᱴᱷᱮᱱ ᱱᱚᱣᱟ ᱜᱮ ᱤᱧᱟᱹᱜ ᱟᱨᱫᱟᱥ ᱫᱚ ᱡᱮ ᱟᱵᱚᱣᱟᱜ ᱱᱩᱱ ᱢᱟᱨᱟᱝ ᱥᱚᱱᱮᱨ ᱯᱟᱨᱟ ᱡᱟᱹᱛ ᱥᱚᱱᱮᱨ ᱯᱟᱨᱟ ᱥᱟᱶᱛᱟ ᱥᱚᱱᱮᱨ ᱯᱟᱨᱟ ᱥᱟᱹᱨᱤ ᱫᱷᱚᱨᱚᱢ ᱫᱚ ᱟᱞᱚᱯᱮ ᱞᱮᱵᱫᱟ ᱜᱤᱲᱤᱭᱟ ᱵᱟᱝ ᱵᱟᱰᱟᱭ ᱠᱟᱛᱮ ᱮᱴᱟᱜ ᱫᱷᱚᱨᱢᱚ ᱫᱚ ᱟᱞᱚᱯᱮ ᱦᱟᱛᱟᱣᱟ ᱱᱚᱜᱼᱚᱭ ᱡᱮ ᱫᱩᱣᱟᱹᱨ ᱫᱩᱣᱟᱹᱨ ᱚᱠᱚᱭᱮ ᱩᱰᱩᱠ ᱟᱠᱟᱱᱟ ᱡᱟᱦᱟᱸ ᱠᱚ ᱢᱮᱱᱟ ᱵᱮᱦᱟᱭᱟ ᱦᱚᱲᱟᱜ ᱱᱤᱨᱞᱚᱡᱡᱚ ᱦᱚᱲᱟᱜ ᱫᱚ ᱞᱟᱡᱟᱣ ᱦᱚᱸ ᱵᱟᱹᱱᱩᱜ ᱛᱟᱠᱚ ᱦᱤᱨᱠᱟᱹ ᱦᱚᱸ ᱵᱟᱹᱱᱩᱜ ᱛᱟᱠᱚ ᱵᱚᱛᱚᱨ ᱦᱚᱸ ᱵᱟᱹᱱᱩᱜ ᱛᱟᱠᱚ ᱮᱲᱮ ᱠᱟᱛᱷᱟ ᱛᱮ ᱦᱚᱲ ᱵᱚᱱ ᱵᱩᱞᱟᱹᱣ ᱞᱟᱹᱜᱤᱫᱚᱜ ᱠᱟᱱᱟ ᱫᱷᱟᱯᱯᱟ ᱮᱢ ᱠᱟᱛᱮ ᱱᱤᱛᱚᱜ ᱫᱷᱚᱨᱚᱢ ᱵᱚᱱ ᱮᱢᱟ ᱠᱚ ᱮᱢᱟ ᱠᱚ ᱞᱟᱹᱜᱤᱫᱚᱜ ᱠᱟᱱᱟ

ᱱᱩᱠᱩ ᱫᱚ ᱥᱟᱶᱛᱟ ᱨᱮᱱ ᱜᱟᱸᱰᱟᱨ ᱠᱟᱱᱟ ᱠᱚ ᱱᱚᱜᱼᱚ ᱱᱚᱝᱠᱟᱱ ᱥᱟᱶᱛᱟ ᱜᱟᱸᱰᱟᱨ ᱜᱮ ᱟᱵᱚᱣᱟᱜ ᱥᱟᱶᱛᱟ ᱫᱚᱠᱚ ᱡᱚᱢᱮᱫᱟ ᱪᱟᱵᱟᱭ ᱞᱟᱹᱜᱤᱫ ᱛᱮ ᱟᱫᱚ ᱚᱱᱟ ᱮᱱᱟ ᱨᱮᱵᱚᱱ ᱞᱟᱹᱭ ᱠᱮᱫ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱢᱮᱱ ᱦᱚᱴᱚ ᱟᱠᱟᱫᱟ ᱫᱷᱚᱨᱚᱢᱮᱢ ᱟᱫ ᱞᱮᱨᱮ ᱟᱢᱦᱚᱢ ᱟᱫᱚᱜ ᱛᱟᱦᱞᱮ ᱟᱢᱟᱜ ᱫᱷᱚᱨᱚᱢ ᱢᱮᱱᱟᱜ ᱛᱟᱢᱟ ᱡᱟᱦᱟᱸ

ᱩᱱᱠᱩ ᱫᱚ ᱞᱤᱯᱤ ᱵᱩᱰᱤ ᱪᱷᱩᱛ ᱵᱟᱭ ᱯᱷᱮᱰᱟᱣ ᱛᱟᱠᱚᱣᱟ᱾ ᱞᱤᱯᱤ ᱵᱩᱰᱤ ᱟᱛᱱᱟᱜ ᱥᱟᱠᱟᱢ ᱨᱮ ᱦᱚᱵᱚᱨ ᱠᱟᱛᱮ ᱜᱟᱱᱟ ᱨᱮᱰᱤ ᱫᱩᱨᱩᱵ ᱠᱟᱛᱮ ᱡᱟᱹᱛᱤ ᱛᱤᱨᱭᱳ ᱴᱷᱮᱢᱟ ᱠᱟᱛᱮ ᱡᱟᱹᱛᱤ ᱵᱟᱭ ᱮᱢᱟᱭᱟ᱾ ᱟᱛᱳ ᱢᱟᱹᱡᱷᱤ ᱵᱟᱵᱟ ᱥᱟᱶᱛᱟ ᱛᱟᱞᱟ ᱨᱮᱱ ᱵᱚᱸᱜᱟ ᱵᱩᱨᱩ ᱵᱟᱭ ᱮᱢᱟᱭᱟ, ᱵᱟᱭ ᱥᱟᱶᱛᱟ ᱛᱟᱞᱟᱭᱮᱭᱟ᱾ ᱵᱟᱯᱞᱟ ᱨᱮᱦᱚᱸ ᱚᱱᱠᱟ ᱜᱮ ᱵᱚᱸᱜᱟ ᱵᱩᱨᱩ ᱠᱚᱣᱟᱜ ᱫᱟᱲᱮ ᱵᱟᱭ ᱧᱟᱢᱟ ᱵᱚᱸᱜᱟ ᱵᱩᱨᱩ ᱠᱚᱣᱟᱜ ᱫᱟᱲᱮ ᱵᱟᱝ ᱧᱟᱢ ᱠᱟᱛᱮ ᱵᱚᱸᱜᱟ ᱥᱟᱫᱚᱢ ᱨᱮᱦᱚᱸ ᱵᱟᱭ ᱫᱮᱡ ᱫᱟᱲᱮᱭᱟᱜᱼᱟ ᱵᱟᱭ ᱫᱮᱡᱚᱜᱼᱟ ᱟᱨ ᱵᱚᱸᱜᱟ ᱫᱟᱹᱣᱲᱟᱹ ᱨᱮᱦᱚᱸ ᱵᱟᱭ ᱫᱩᱲᱩᱵᱼᱟ ᱟᱨ ᱢᱚᱬᱮ ᱠᱚᱦᱚᱸ ᱵᱚᱸᱜᱟ ᱫᱟᱹᱣᱲᱟᱹ ᱨᱮ ᱵᱟᱝ ᱠᱚ ᱛᱩᱞᱮᱭᱟ ᱟᱨ ᱵᱚᱸᱜᱟ ᱠᱚ ᱞᱮᱠᱟ ᱥᱩᱱᱭᱚ ᱨᱮᱦᱚᱸ ᱰᱟᱹᱝᱜᱩᱣᱟᱹ ᱢᱚᱞᱚᱝ ᱦᱚᱨᱟᱥᱤ ᱨᱮ ᱫᱷᱚᱨᱚᱢ ᱥᱤᱸᱫᱩᱨ ᱛᱮ ᱤᱛᱩᱫ ᱥᱤᱸᱫᱩᱨ ᱠᱟᱛᱮ ᱵᱟᱯᱞᱟ ᱫᱚ ᱵᱟᱝ ᱦᱩᱭᱩᱜ ᱛᱟᱭᱟ ᱟᱨ ᱩᱱᱤ ᱵᱟᱹᱦᱩ ᱜᱤᱫᱽᱨᱟᱹ ᱦᱚᱸ ᱦᱟᱱᱦᱟᱨ ᱛᱮᱫ ᱴᱷᱮᱱ ᱡᱟᱦᱟᱸ ᱧᱟᱢ ᱛᱮᱱᱟᱜ ᱵᱟᱯᱞᱟ ᱛᱟᱭᱚᱢ ᱵᱟᱦᱟ ᱥᱤᱸᱫᱩᱨ ᱠᱟᱛᱮ ᱛᱟᱲᱟ ᱚᱲᱟᱜ ᱛᱟᱲᱟ ᱚᱲᱟᱜ ᱫᱚ ᱵᱟᱭ ᱟᱞᱟᱭᱮᱭᱟ ᱟᱨ ᱡᱟᱶᱟᱭ ᱜᱤᱫᱽᱨᱟᱹ ᱦᱚᱸ ᱥᱮ ᱡᱟᱶᱟᱭ ᱠᱚᱲᱟ ᱦᱚᱸ ᱯᱟᱹᱦᱲᱟᱹᱛᱟ ᱠᱟᱛᱮ ᱩᱱᱤ ᱫᱚ ᱵᱟᱝ ᱠᱚ ᱵᱚᱸᱜᱟ ᱛᱟᱞᱟᱭᱮᱭᱟ ᱜᱚᱡ ᱜᱩᱨ ᱠᱟᱛᱮ ᱨᱮᱦᱚᱸ ᱩᱱᱠᱩ ᱫᱚ ᱩᱢᱩᱞ ᱟᱫᱮᱨ ᱵᱟᱝ ᱦᱩᱭᱩᱜ ᱛᱟᱠᱚᱣᱟ ᱵᱚᱸᱜᱟ ᱵᱩᱨᱩ ᱠᱚᱣᱟ ᱞᱟ ᱛᱟᱞᱟ ᱯᱩ ᱛᱟᱞᱟ ᱵᱟᱝ ᱠᱚ ᱠᱟᱹᱢᱤᱭᱟ ᱛᱤᱞ ᱱᱟᱦᱟᱱ ᱵᱟᱝ ᱦᱩᱭᱩᱜ ᱛᱟᱭᱟ ᱡᱟᱝ ᱵᱟᱦᱟ ᱡᱤᱞᱤᱧ ᱰᱟᱦᱟᱨ ᱱᱟᱹᱭ ᱛᱮ ᱵᱟᱝ ᱠᱚ ᱤᱫᱤ ᱛᱟᱭᱟ ᱵᱟᱝ ᱠᱚ ᱩᱢ ᱨᱟᱠᱟᱵ ᱛᱟᱭᱟ ᱟᱨ ᱵᱷᱟᱸᱰᱟᱱ ᱨᱮ ᱠᱟᱲᱤ ᱦᱟᱥᱟ ᱛᱮ ᱩᱢ ᱱᱟᱲᱠᱟ ᱠᱟᱛᱮ ᱵᱟᱝ ᱠᱚ ᱩᱢ ᱯᱷᱟᱨᱪᱟ ᱟᱹᱜᱩᱭ ᱛᱮ ᱛᱟᱞᱟ ᱚᱲᱟᱜ ᱟᱥᱚᱱ ᱨᱮᱦᱚᱸ ᱵᱚᱸᱜᱟ ᱠᱚ ᱯᱩᱨᱩᱵ ᱠᱚᱥᱟᱝ ᱵᱟᱭ ᱢᱮᱞᱮ ᱜᱚᱴᱮᱜᱼᱟ ᱟᱵᱚᱣᱟᱜ ᱥᱟᱶᱛᱟᱞ ᱟᱵᱚᱣᱟᱜ ᱥᱟᱱᱛᱟᱲ ᱥᱟᱶᱛᱟ ᱨᱮᱫᱚ ᱠᱤᱱᱛᱩ ᱱᱚᱣᱟ ᱫᱚ ᱢᱮᱱᱟᱜᱼᱟ ᱱᱚᱜᱼᱚᱭ ᱡᱮ ᱡᱟᱱᱟᱢ ᱠᱷᱚᱱᱟᱜ ᱜᱩᱡᱩᱜ ᱦᱟᱹᱵᱤᱡ ᱟᱵᱚᱣᱟᱜ ᱡᱟᱦᱟᱸ ᱞᱟᱠᱪᱟᱨ ᱠᱟᱹᱢᱤ ᱠᱚ ᱢᱮᱱᱟᱜᱼᱟ ᱱᱚᱣᱟ ᱠᱚᱫᱚ ᱟᱵᱚ ᱦᱚᱸ ᱟᱵᱚ ᱛᱟᱞᱟ ᱱᱤᱛᱚᱜ ᱦᱚᱸ ᱢᱮᱱᱟᱜ ᱜᱮᱭᱟ ᱥᱟᱨᱱᱟ ᱫᱷᱚᱨᱚᱢ ᱨᱮᱫᱚ ᱚᱱᱟ ᱫᱚ ᱵᱟᱹᱱᱩᱜᱼᱟ ᱚᱸᱰᱮ ᱫᱚ ᱱᱩᱠᱩ ᱵᱟᱨᱚ ᱢᱮᱥᱟᱞᱤ ᱡᱟᱦᱟᱸ ᱡᱟᱹᱛ ᱥᱟᱶᱛᱟ ᱠᱚ ᱵᱚᱞᱚ ᱟᱠᱟᱱᱟ ᱠᱩᱬᱵᱤ, ᱢᱟᱦᱞᱮ, ᱢᱩᱸᱰᱟᱹ, ᱞᱟᱲᱠᱟ, ᱵᱤᱨ ᱦᱚᱲ, ᱳᱨᱟᱸᱣ, ᱩᱱᱠᱩᱣᱟᱜ ᱡᱮᱡᱟᱨ ᱡᱮᱡᱟᱨ ᱥᱟᱶᱛᱟ ᱨᱮᱱᱟᱜ ᱟᱹᱨᱤ ᱛᱟᱦᱮᱸ ᱞᱮᱱ ᱛᱟᱠᱚᱣᱟ ᱡᱷᱚᱛᱚ ᱟᱹᱨᱤ ᱜᱮ ᱱᱤᱛᱚᱜ ᱫᱚ ᱩᱱᱠᱩ ᱫᱚ ᱵᱟᱹᱜᱤ ᱦᱩᱭᱩᱜ ᱛᱟᱠᱚᱣᱟ, ᱥᱟᱨᱱᱟ ᱫᱷᱚᱨᱚᱢ ᱨᱮᱱᱟᱜ ᱡᱟᱦᱟᱸ ᱟᱹᱨᱤ ᱚᱱᱟ ᱵᱟᱛᱟᱣ ᱦᱩᱭᱩᱜ ᱛᱟᱠᱚᱣᱟ᱾ ᱚᱱᱟᱛᱮ ᱟᱵᱚ ᱥᱟᱱᱛᱟᱲ ᱥᱟᱶᱛᱟ ᱨᱮᱱ ᱦᱚᱲ ᱴᱷᱮᱱ ᱱᱮᱦᱚᱨ ᱟᱛᱮ ᱟᱨᱫᱟᱥ, ᱟᱵᱚᱣᱟᱜ ᱱᱩᱱ ᱢᱟᱨᱟᱝ ᱥᱟᱱᱛᱟᱲ ᱥᱟᱶᱛᱟ ᱨᱮ ᱱᱚᱜᱼᱚᱭ ᱡᱮ ᱟᱵᱚᱣᱟᱜ ᱢᱮᱱᱟᱜ ᱛᱟᱵᱚᱱᱟ, ᱡᱟᱱᱟᱢ ᱠᱷᱚᱱᱟᱜ ᱜᱩᱡᱩᱜ ᱦᱟᱹᱵᱤᱡ ᱞᱟᱠᱪᱟᱨ ᱠᱟᱹᱢᱤ ᱠᱚ ᱡᱟᱦᱟᱸ ᱢᱮᱱᱟᱜᱼᱟ ᱚᱱᱟ ᱞᱟᱠᱪᱟᱨ ᱠᱟᱹᱢᱤ ᱠᱚᱨᱮᱱᱟᱜ ᱡᱟᱦᱟᱸ ᱛᱮᱛᱮᱫ ᱢᱮᱱᱟᱜᱼᱟ ᱚᱱᱟ ᱫᱚ ᱵᱟᱹᱜᱤ ᱠᱟᱛᱮ ᱥᱟᱨᱱᱟ ᱫᱷᱚᱨᱚᱢ ᱫᱚ ᱟᱞᱚ ᱯᱮ ᱦᱟᱛᱟᱣ ᱛᱟᱵᱚᱱᱟ᱾